ᱟᱨ ᱟᱢ ᱫᱚ ᱪᱤᱞᱤ ᱵᱷᱩᱥ ᱜᱩᱰᱩᱭᱟ ᱟᱢᱮ ᱵᱚᱛᱚᱨᱟᱢᱟ ᱦᱮᱸ ᱚᱜ ᱠᱟᱛᱮ ᱮᱠᱫᱚᱢ ᱚᱰᱚᱠ ᱩᱛᱟᱹᱨ ᱢᱮᱭᱟ ᱚᱠᱟᱨᱮᱢ ᱛᱟᱦᱮᱱ ᱠᱟᱱᱟ ᱡᱟᱦᱟᱸ ᱛᱤᱱᱟᱹᱜ ᱠᱚᱪᱟ ᱵᱷᱩᱜᱟᱹᱜ ᱨᱮ ᱛᱟᱦᱮᱱ ᱢᱮᱥᱮ ᱚᱜ ᱚᱰᱚᱠ ᱤᱧᱤᱧ ᱢᱚᱱᱮᱭᱮᱫ ᱛᱟᱦᱮᱸᱫ ᱵᱷᱩᱥ ᱜᱩᱰᱩ ᱥᱮ ᱨᱚᱵᱤᱱ ᱴᱩᱰᱩ ᱤᱫᱤ ᱠᱟᱛᱮ ᱵᱷᱤᱰᱤᱭᱳ ᱵᱟᱭ ᱢᱟᱱᱮ ᱩᱱᱤ ᱢᱟᱱᱮ ᱵᱟᱭ ᱵᱟᱭᱛᱮ ᱦᱚᱴᱚᱨᱤᱧ ᱠᱟᱱ ᱜᱮᱭᱟᱭ ᱟᱨ ᱪᱮᱫ ᱞᱮᱠᱟ ᱦᱚᱴᱚᱨᱚᱜ ᱢᱮ ᱛᱟᱦᱮᱸᱫ ᱢᱟᱱᱮ ᱱᱚᱝᱠᱟᱭ ᱦᱚᱴᱚᱨᱚᱜ ᱢᱮ ᱛᱟᱦᱮᱸᱫ ᱥᱮ ᱚᱠᱟ ᱞᱮᱠᱟᱭ ᱦᱚᱴᱚᱨᱚᱜ ᱢᱮ ᱛᱟᱦᱮᱸᱫ ᱢᱟᱱᱮ ᱱᱚᱝᱠᱟᱱ ᱦᱟᱯᱟᱛᱮ ᱦᱚᱴᱚᱨᱚᱜ ᱢᱮ ᱛᱟᱦᱮᱱᱟ ᱥᱮ ᱱᱚᱝᱠᱟ ᱰᱟᱝ ᱛᱮ ᱦᱚᱴᱚᱨᱚᱜ ᱢᱮ ᱛᱟᱦᱮᱸᱫ ᱱᱚᱝᱠᱟ ᱰᱟᱝ ᱛᱮ ᱯᱟᱞᱮ ᱱᱚᱝᱠᱟᱭ ᱦᱚᱴᱚᱨᱚᱜ ᱢᱮ ᱛᱟᱦᱮᱸᱫ ᱯᱩᱨᱟᱹ ᱟᱵᱚ ᱥᱟᱨᱜᱟᱥ ᱵᱚᱱ ᱦᱚᱴᱚᱨ ᱠᱚᱣᱟ ᱚᱱᱠᱟᱭ ᱦᱚᱴᱚᱨᱚᱜ ᱢᱮ ᱛᱟᱦᱮᱸᱫ ᱟᱫᱚ ᱵᱚᱭᱦᱟ ᱱᱚᱰᱮ ᱵᱟᱝ ᱵᱩᱡᱷᱟᱹᱜ ᱠᱟᱱᱟ ᱛᱮᱦᱮᱧ ᱩᱱᱤᱞ ᱡᱟᱦᱟᱸᱭ ᱞᱟᱹᱭᱮᱜᱼᱟ ᱩᱱᱤᱞ ᱫᱟᱫᱟ ᱡᱟᱦᱟᱸᱭ ᱞᱟᱹᱭᱮᱜᱼᱟ ᱢᱮᱱᱟ ᱱᱩᱭ ᱵᱷᱩᱥ ᱜᱩᱰᱩᱭ ᱦᱚᱴᱚᱨᱤᱧ ᱠᱟᱱᱟ ᱚᱱᱟᱜᱮ ᱟᱫᱚᱧ ᱢᱮᱱᱮᱜᱼᱟ ᱪᱮᱫ ᱞᱮᱠᱟᱛᱮ ᱦᱚᱴᱚᱨᱮ ᱠᱟᱱᱟᱭ ᱢᱟᱱᱮ ᱞᱟᱛᱟᱨ ᱠᱷᱚᱱᱮ ᱦᱚᱴᱚᱨᱮ ᱠᱟᱱᱟ ᱥᱮ ᱪᱮᱛᱟᱱ ᱠᱷᱚᱱᱮ ᱦᱚᱴᱚᱨᱮ ᱠᱟᱱᱟ ᱱᱚᱜᱼᱚ ᱱᱚᱣᱟ ᱜᱮ ᱱᱟᱦᱟᱜ ᱵᱟᱵᱚᱱ ᱵᱩᱡᱷᱟᱹᱣ ᱫᱟᱲᱮᱭᱟᱜ ᱵᱚᱭᱦᱟ ᱠᱚ ᱥᱟᱱᱟᱢ ᱠᱚᱜᱮ ᱡᱚᱦᱟᱨ ᱛᱮᱦᱮᱧᱟᱜ ᱫᱚ ᱱᱟᱦᱟᱜ ᱠᱚᱢᱮᱰᱤ ᱟᱠᱟᱨ ᱛᱮ ᱵᱷᱤᱰᱤᱭᱳᱧ ᱵᱮᱱᱟᱣᱮᱫ ᱛᱟᱵᱚᱱᱟ ᱟᱨ ᱦᱟᱱᱟ ᱫᱚ ᱱᱟᱦᱟᱜ ᱟᱞᱚᱯᱮ ᱢᱚᱱᱮ ᱛᱟᱵᱚᱱᱟ ᱮᱴᱟᱜᱟᱜ ᱠᱚᱫᱚ ᱱᱚᱣᱟ ᱫᱚ ᱠᱚᱢᱮᱰᱤ ᱤᱫᱤ ᱠᱟᱛᱮ ᱜᱮ ᱱᱟᱦᱟᱜ ᱢᱚᱱᱮ ᱛᱟᱵᱚᱱ ᱯᱮ ᱠᱚᱢᱮᱰᱤ ᱫᱷᱟᱨᱟ ᱧᱚᱜ ᱛᱮᱜᱮ ᱱᱚᱣᱟ ᱫᱚ ᱵᱮᱱᱟᱣ ᱠᱟᱱᱟ ᱱᱚᱣᱟ ᱵᱷᱤᱰᱤᱭᱳ ᱫᱚ ᱚᱱᱟᱛᱮ ᱡᱚᱛᱚ ᱦᱚᱲᱟᱜ ᱨᱤᱠᱩᱭᱮᱥᱴ ᱛᱟᱦᱮᱱ ᱠᱟᱱᱟ ᱡᱮᱢᱚᱱ ᱱᱚᱣᱟ ᱵᱷᱤᱰᱤᱭᱳ ᱧᱮᱞ ᱠᱟᱛᱮ ᱠᱷᱟᱨᱟᱯ ᱟᱞᱚᱯᱮ ᱢᱚᱱᱮ ᱛᱟᱵᱚᱱᱟ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱦᱟᱜ ᱱᱟᱣᱟ ᱢᱮᱱᱟᱜ ᱯᱮ ᱛᱟᱵᱚᱱᱟ ᱪᱮᱱᱮᱞ ᱠᱚ ᱱᱟᱦᱟᱜ ᱱᱤᱦᱟᱹᱛᱤ ᱯᱮ ᱥᱟᱵᱥᱠᱨᱟᱭᱤᱵᱽ ᱜᱮ ᱛᱟᱵᱚᱱᱟ ᱟᱨ ᱞᱟᱭᱤᱠ ᱥᱮᱭᱟᱨ ᱛᱮᱫ ᱟᱞᱚᱯᱮ ᱦᱤᱲᱤᱧ ᱛᱟᱵᱚᱱᱟ ᱦᱩᱭᱱᱟ ᱟᱨ ᱵᱷᱤᱰᱤᱭᱳ ᱯᱷᱟᱥᱴ ᱠᱷᱚᱱ ᱞᱟᱥᱴ ᱦᱟᱹᱨᱤᱡ ᱧᱮᱞ ᱛᱟᱵᱚᱱ ᱯᱮ ᱤᱱᱟᱹ ᱠᱷᱟᱱ ᱟᱯᱮ ᱦᱚᱸ ᱠᱟᱹᱴᱤᱡ ᱠᱚᱢᱮᱰᱤ ᱧᱚᱜ ᱯᱮ ᱵᱩᱡᱷᱟᱹᱣᱟ ᱟᱨ ᱡᱟᱦᱟᱸ ᱫᱩᱠ ᱟᱠᱟᱱ ᱢᱚᱱᱮ ᱡᱤᱣᱤ ᱠᱚᱦᱚᱸ ᱟᱯᱮ ᱠᱤᱪᱷᱤ ᱜᱟᱱ ᱨᱮᱦᱚᱸ ᱯᱮ ᱠᱩᱥᱤ ᱨᱟᱹᱥᱠᱟᱹᱭᱟᱯᱮ ᱴᱷᱤᱠ ᱜᱮᱭᱟ ᱱᱚᱣᱟ ᱫᱚ ᱚᱱᱟ ᱠᱷᱟᱹᱛᱤᱨ ᱜᱮ ᱱᱟᱦᱟᱜ ᱢᱮᱱᱟᱜ ᱛᱟᱵᱚᱱᱟ ᱡᱟᱦᱟᱸᱭ ᱠᱚ ᱫᱩᱠ ᱠᱚᱨᱮ ᱢᱮᱱᱟᱜ ᱯᱮ ᱛᱟᱵᱚᱱ ᱠᱷᱟᱱ ᱫᱚ ᱫᱮᱞᱟ ᱱᱚᱣᱟ ᱵᱷᱤᱰᱤᱭᱳ ᱧᱮᱞ ᱞᱟᱹᱜᱤᱫ ᱨᱮᱰᱤᱜ ᱛᱟᱵᱚᱱ ᱯᱮ ᱟᱨ ᱧᱮᱞ ᱛᱟᱵᱚᱱ ᱯᱮ ᱯᱷᱟᱥᱴ ᱠᱷᱚᱱ ᱢᱩᱪᱟᱹᱫ ᱦᱟᱹᱨᱤᱡ ᱤᱱᱟᱹ ᱠᱷᱟᱱ ᱫᱚ ᱱᱤᱦᱟᱹᱛ ᱜᱮ ᱠᱚᱢ ᱥᱮ ᱠᱚᱢ ᱟᱯᱮᱭᱟᱜ ᱟᱯᱮᱭᱟᱜ ᱡᱤᱣᱤ ᱨᱮ ᱡᱟᱦᱟᱸ ᱛᱤᱱᱟᱹᱜ ᱫᱩᱠ ᱢᱮᱱᱟᱜ ᱠᱤ ᱠᱚᱥᱴᱚ ᱢᱮᱱᱟᱜ ᱱᱤᱦᱟᱹᱛ ᱜᱮ ᱱᱚᱣᱟ ᱵᱷᱤᱰᱤᱭᱳ ᱧᱮᱞ ᱠᱟᱛᱮ ᱤᱧ ᱟᱥᱟᱭᱟᱹᱧ ᱱᱤᱦᱟᱹᱛ ᱟᱯᱮ ᱫᱚᱯᱮ ᱟᱨᱟᱢᱚᱜᱼᱟ ᱢᱮᱱ ᱫᱚᱯᱮ ᱠᱩᱥᱤ ᱩᱛᱟᱹᱨᱚᱜᱼᱟ ᱫᱮᱞᱟ ᱵᱚᱱ ᱛᱚᱵᱮ ᱵᱷᱤᱰᱤᱭᱳ ᱵᱚᱱ ᱥᱴᱟᱨᱴ ᱞᱮᱜᱮ ᱵᱷᱩᱥ ᱜᱩᱰᱩ ᱥᱮ ᱨᱚᱵᱤᱱ ᱴᱩᱰᱩ ᱤᱫᱤ ᱠᱟᱛᱮ ᱵᱷᱤᱰᱤᱭᱳ ᱢᱟᱱᱮ ᱩᱱᱤ ᱢᱟᱱᱮ ᱵᱟᱭ ᱵᱟᱭᱛᱮ ᱦᱚᱴᱚᱨᱤᱧ ᱠᱟᱱ ᱜᱮᱭᱟᱭ ᱟᱪᱪᱷᱟ ᱩᱱᱤᱞ ᱫᱟᱫᱟ ᱟᱢᱮᱢ ᱞᱟᱹᱭᱮᱜᱼᱟ ᱵᱷᱩᱥᱜᱩᱲᱩ ᱤᱫᱤ ᱠᱟᱛᱮ ᱵᱷᱤᱰᱤᱭᱳ ᱵᱟᱢ ᱵᱮᱱᱟᱣᱟ ᱟᱨᱦᱚᱸᱢ ᱞᱟᱹᱭᱮᱜᱼᱟ ᱢᱮᱱᱟ ᱦᱚᱴᱚᱨᱤᱧ ᱠᱟᱱ ᱜᱮᱭᱟ ᱟᱫᱚ ᱦᱚᱴᱚᱨ ᱨᱮᱱᱟᱜ ᱠᱟᱨᱚᱱ ᱪᱮᱫ ᱠᱟᱱᱟ ᱱᱚᱜᱼᱚ ᱱᱟ ᱜᱮᱛᱚ ᱵᱟᱢ ᱞᱟᱹᱭᱮᱫ ᱛᱟᱢᱟ ᱛᱚ ᱦᱚᱴᱚᱨ ᱫᱚ ᱦᱚᱴᱚᱨ ᱢᱮᱜᱮᱭᱟ ᱩᱱᱤ ᱫᱚ ᱪᱮᱫᱟᱜ ᱥᱮ ᱟᱯᱮ ᱢᱟᱲᱟᱝ ᱨᱮᱯᱮ ᱚᱸᱜ ᱟᱠᱟᱫᱮᱭᱟ ᱚᱱᱟ ᱯᱮ ᱵᱷᱩᱜᱟᱹᱜ ᱨᱮᱯᱮ ᱚᱸᱜ ᱠᱮᱫᱮ ᱠᱷᱟᱹᱛᱤᱨ ᱩᱱᱤ ᱫᱚ ᱚᱸᱜ ᱚᱸᱜ ᱛᱮ ᱟᱡᱟᱜ ᱠᱤᱪᱷᱤ ᱜᱟᱱ ᱥᱟᱦᱮᱫ ᱚᱝᱥᱚ ᱠᱚᱯᱮ ᱚᱸᱜ ᱛᱮᱯᱮ ᱜᱩᱞᱜᱩᱞᱟᱹᱣ ᱪᱟᱵᱟ ᱟᱠᱟᱫ ᱛᱟᱭᱟ ᱟᱨ ᱚᱱᱟ ᱚᱸᱜ ᱚᱸᱜ ᱛᱮᱜᱮ ᱯᱮ ᱨᱟᱹᱜᱤ ᱦᱚᱪᱚ ᱟᱠᱟᱫᱮ ᱛᱮ ᱛᱮᱦᱮᱧ ᱱᱚᱣᱟ ᱦᱚᱴᱚᱨ ᱨᱮ ᱯᱮᱭᱟ ᱟᱯᱮ ᱫᱚ ᱚᱱᱟ ᱠᱷᱟᱹᱛᱤᱨ ᱜᱮ ᱯᱟᱞᱮ ᱵᱷᱩᱥᱜᱩᱰᱩ ᱫᱟᱫᱟ ᱫᱚ ᱱᱟᱦᱟᱜ ᱛᱮᱦᱮᱧ ᱫᱚ ᱟᱯᱮ ᱫᱚ ᱦᱚᱴᱚᱨ ᱨᱮ ᱯᱮᱭᱟ ᱟᱨ ᱟᱯᱮ ᱛᱤᱱ ᱡᱚᱠᱷᱟ ᱯᱮ ᱚᱞ ᱞᱮᱫᱮᱭᱟ ᱩᱱ ᱡᱚᱠᱷᱟ ᱪᱮᱫ ᱞᱮᱠᱟ ᱠᱚᱥᱴᱚᱭ ᱵᱩᱡᱷᱟᱹᱣ ᱟᱠᱟᱫᱼᱟ ᱱᱚᱣᱟ ᱢᱟ ᱟᱯᱮ ᱦᱚᱸᱯᱮ ᱵᱟᱰᱟᱭ ᱜᱮᱭᱟ ᱢᱤᱫᱴᱟᱝ ᱵᱷᱩᱥᱜᱩᱰᱩ ᱡᱩᱫᱤ ᱟᱢ ᱵᱷᱩᱜᱟᱹᱜ ᱵᱷᱤᱛᱤᱨ ᱨᱮᱢ ᱚᱜᱮᱭᱟ ᱩᱱᱤ ᱪᱮᱫ ᱞᱮᱠᱟ ᱠᱚᱥᱴᱚᱭ ᱟᱹᱭᱠᱟᱹᱣᱟ ᱱᱚᱣᱟ ᱠᱤ ᱵᱟᱯᱮ ᱵᱟᱰᱟᱭᱟ ᱱᱚᱣᱟ ᱢᱟ ᱱᱤᱦᱟᱹᱛᱤ ᱟᱯᱮ ᱯᱮ ᱵᱟᱰᱟᱭ ᱠᱟᱜ ᱜᱮ ᱛᱟᱵᱚᱱᱟ ᱴᱷᱤᱠ ᱛᱮᱦᱮᱧ ᱚᱱᱠᱟ ᱜᱮ ᱩᱱᱤ ᱡᱮᱦᱮᱛᱩ ᱚᱱᱠᱟ ᱠᱟᱛᱮ ᱵᱟᱯᱮ ᱪᱤᱠᱟᱹ ᱫᱟᱲᱮ ᱠᱟᱣᱫᱮᱭᱟ ᱩᱱᱤ ᱡᱟᱦᱟᱸ ᱞᱮᱠᱟᱨᱮ ᱫᱟᱹᱲ ᱩᱰᱩᱠ ᱟᱠᱟᱱ ᱜᱮᱭᱟ ᱢᱟᱱᱮ ᱵᱷᱩᱥ ᱠᱟᱛᱮ ᱩᱰᱩᱠ ᱟᱠᱟᱱᱟ ᱟᱫᱚ ᱱᱤᱛᱚᱜ ᱫᱚ ᱵᱟᱫᱷᱭᱚᱜ ᱠᱟᱱᱟ ᱦᱚᱴᱚᱨ ᱛᱮ ᱛᱤᱨᱜᱮ ᱛᱮᱦᱮᱧ ᱢᱟ ᱟᱯᱮ ᱰᱟᱝ ᱛᱮᱢᱟᱭ ᱦᱚᱴᱚᱨᱮᱫ ᱛᱮ ᱟᱫᱚ ᱱᱚᱣᱟ ᱠᱟᱛᱷᱟ ᱩᱱᱤᱢ ᱞᱟᱹᱭ ᱞᱮᱠᱷᱟᱱ ᱢᱟᱱᱮ ᱞᱟᱛᱟᱨ ᱠᱷᱚᱱ ᱦᱚᱴᱚᱨᱮᱜᱼᱟ ᱥᱮ ᱢᱟᱱᱮ ᱪᱮᱛᱟᱱ ᱠᱷᱚᱱ ᱱᱚᱝᱠᱟ ᱛᱮ ᱦᱚᱴᱚᱨᱮᱜᱼᱟ ᱱᱚᱣᱟ ᱠᱟᱛᱷᱟ ᱜᱮ ᱵᱟᱢ ᱞᱟᱹᱭ ᱞᱮᱜᱼᱟ ᱢᱟᱱᱮ ᱚᱠᱟ ᱥᱮᱱ ᱛᱮ ᱦᱚᱴᱚᱨᱮᱫ ᱯᱮᱭᱟ ᱤᱧ ᱵᱟᱹᱧ ᱵᱩᱡᱷᱟᱹᱣ ᱫᱟᱲᱮᱭᱟᱜ ᱠᱟᱱᱟ ᱢᱟᱱᱮ ᱟᱯᱮ ᱦᱚᱴᱚᱨᱮᱫ ᱯᱮᱭᱟ ᱱᱚᱝᱠᱟᱭ ᱦᱚᱴᱚᱨᱮᱫ ᱯᱮᱭᱟ ᱢᱟᱱᱮ ᱡᱮᱯᱩᱨᱤ ᱱᱚᱝᱠᱟ ᱠᱚ ᱦᱚᱴᱚᱨ ᱠᱚ ᱞᱮᱠᱟ ᱥᱟᱨᱜᱟ ᱠᱚ ᱤᱭᱟᱹ ᱠᱚ ᱞᱮᱠᱟ ᱚᱱᱠᱟ ᱦᱚᱴᱚᱨ ᱥᱮ ᱟᱨ ᱚᱠᱟ ᱞᱮᱠᱟ ᱦᱚᱴᱚᱨ ᱚᱱᱟ ᱠᱟᱛᱷᱟ ᱜᱮ ᱵᱟᱝ ᱵᱟᱲᱟᱭᱚᱜ ᱠᱟᱱᱟ ᱛᱚ ᱟᱢ ᱱᱚᱣᱟ ᱠᱷᱚᱱᱮᱢ ᱠᱞᱤᱭᱟᱨ ᱟᱞᱮ ᱠᱷᱟᱱ ᱟᱞᱮ ᱞᱮ ᱵᱟᱰᱟᱭ ᱫᱟᱲᱮᱭᱟᱜᱼᱟ ᱡᱮ ᱵᱟᱝᱟ ᱚᱱᱟ ᱞᱟᱛᱟᱨ ᱠᱷᱚᱱᱮ ᱦᱚᱴᱚᱨᱮᱜᱼᱟ ᱥᱮ ᱪᱮᱛᱟᱱ ᱠᱷᱚᱱᱮ ᱦᱚᱴᱚᱨ ᱢᱮᱱ ᱯᱚᱭᱮᱱᱴ ᱫᱚ ᱱᱚᱣᱟ ᱠᱟᱱᱟ ᱩᱱᱤ ᱞᱟᱹᱭᱫᱟ ᱟᱯᱮ ᱯᱮ ᱚᱸᱜ ᱠᱮᱫᱮᱭᱟ ᱛᱤᱥᱚᱜ ᱩᱱᱤ ᱢᱟ ᱟᱹᱰᱤ ᱡᱳᱨᱮ ᱦᱟᱨᱠᱮᱛ ᱟᱠᱟᱱᱟ ᱚᱱᱟ ᱦᱟᱨᱠᱮᱛ ᱠᱟᱛᱮ ᱢᱟ ᱡᱟᱦᱟᱸ ᱞᱮᱠᱟᱨᱮ ᱫᱟᱹᱲ ᱩᱰᱩᱠᱮᱱ ᱜᱮᱭᱟ ᱢᱮᱱᱠᱷᱟᱱ ᱟᱫᱚ ᱟᱯᱮ ᱦᱚᱴᱚᱨ ᱩᱛᱟᱹᱨ ᱠᱮᱫ ᱯᱮᱭᱟ ᱟᱨ ᱛᱤᱱ ᱡᱚᱠᱷᱟ ᱯᱮ ᱚᱸᱜ ᱠᱟᱫᱮᱭᱟ ᱚᱱᱟ ᱢᱚᱱᱮ ᱢᱮᱱᱟᱜ ᱛᱟᱢᱟ ᱡᱩᱫᱤ ᱢᱚᱱᱮ ᱵᱟᱹᱱᱩᱜ ᱛᱟᱢᱟ ᱛᱚᱵᱮ ᱱᱚᱜᱼᱚᱭ ᱧᱮᱞ ᱢᱮ ᱟᱨ ᱟᱢ ᱫᱚ ᱪᱤᱞᱤ ᱵᱷᱩᱥ ᱜᱩᱰᱩᱭᱟ ᱟᱢᱮ ᱵᱚᱛᱚᱨᱟᱢᱟ ᱦᱮᱸ ᱚᱸᱜ ᱠᱟᱛᱮ ᱮᱠᱫᱚᱢ ᱚᱰᱚᱠ ᱩᱛᱟᱹᱨ ᱢᱮᱭᱟ ᱚᱠᱟᱨᱮᱢ ᱛᱟᱦᱮᱱ ᱠᱟᱱᱟ ᱡᱟᱦᱟᱸ ᱛᱤᱱᱟᱹᱜ ᱠᱚᱪᱟ ᱵᱷᱩᱜᱟᱹᱜ ᱨᱮ ᱛᱟᱦᱮᱱ ᱢᱮᱥᱮ ᱚ ᱚᱰᱚᱠ ᱱᱚᱰᱮ ᱢᱮᱱ ᱵᱩᱨᱫᱟ ᱫᱚ ᱦᱩᱭᱩᱜ ᱠᱟᱱᱟ ᱭᱟ ᱱᱚᱰᱮ ᱯᱚᱨᱟ ᱯᱮ ᱚᱸᱜ ᱠᱮᱫᱮᱭᱟ ᱯᱮ ᱥᱮᱸᱜᱮᱞ ᱯᱮ ᱰᱷᱩᱠᱟᱹᱣ ᱟᱫᱮᱭᱟ ᱥᱮᱸᱜᱮᱞ ᱵᱟᱝ ᱡᱩᱞ ᱠᱟᱛᱮ ᱫᱷᱩᱣᱟᱹ ᱯᱮ ᱰᱷᱩᱠᱟᱹᱣ ᱟᱫᱮᱭᱟ ᱯᱮ ᱟᱫᱚ ᱩᱱᱤ ᱫᱷᱩᱣᱟᱹ ᱠᱷᱚᱱᱮ ᱢᱟᱭ ᱩᱰᱩᱠᱮᱱ ᱜᱮᱭᱟ ᱟᱫᱚ ᱱᱤᱛ ᱫᱚ ᱟᱯᱮ ᱦᱚᱴᱚᱨ ᱮᱫ ᱯᱮ ᱠᱷᱟᱱ ᱟᱯᱮ ᱫᱚ ᱪᱮᱫᱟᱜ ᱯᱮ ᱨᱟᱹᱜᱤ ᱠᱟᱱᱟ ᱟᱡ ᱛᱤᱱ ᱡᱚᱠᱷᱚᱱ ᱯᱮ ᱚᱸᱜ ᱠᱮᱫᱮᱭᱟ ᱩᱠᱩᱨ ᱩᱱ ᱡᱚᱠᱷᱚᱱ ᱢᱟᱛᱚ ᱟᱯᱮ ᱵᱟᱭ ᱢᱮᱱ ᱠᱟᱣᱟᱫ ᱯᱮ ᱪᱮᱫ ᱦᱚᱸ ᱡᱮ ᱪᱮᱫᱟᱜ ᱯᱮ ᱚᱸᱜ ᱠᱮᱫᱤᱧᱟ ᱢᱮᱱᱛᱮ ᱱᱚᱜᱼᱚᱱᱟ ᱠᱷᱟᱹᱛᱤᱨ ᱜᱮ ᱵᱷᱩᱥᱠᱩᱰᱩ ᱫᱟᱫᱟ ᱫᱚ ᱛᱮᱦᱮᱧ ᱟᱢ ᱦᱚᱴᱚᱨᱮ ᱪᱷᱩᱴᱟᱹᱣ ᱟᱠᱟᱱᱟ ᱟᱫᱚ ᱦᱚᱴᱚᱨ ᱢᱮᱜᱮᱭᱟ ᱱᱤᱛᱚᱜ ᱫᱚ ᱟᱡ ᱮ ᱦᱚᱴᱚᱨᱮᱫ ᱢᱮᱠᱷᱟᱱ ᱟᱹᱲᱤᱥᱚᱜ ᱠᱟᱱᱟᱢ ᱪᱮᱫᱟᱜ ᱟᱞᱚᱢ ᱟᱹᱲᱤᱥᱚᱜᱼᱟ ᱟᱨᱮ ᱟᱡ ᱮᱢ ᱚᱸᱜ ᱠᱮᱫᱮᱭᱟ ᱩᱰᱩᱠ ᱮᱱᱟᱭ ᱟᱢ ᱯᱟᱹᱨᱤ ᱦᱚᱴᱚᱨ ᱦᱟᱞᱟᱭᱮᱫ ᱢᱮᱭᱟ ᱵᱟᱥ ᱚᱱᱟ ᱢᱟ ᱦᱟᱞᱟ ᱦᱟᱹᱞᱤᱭᱮᱱᱟ ᱪᱟᱵᱟᱭᱮᱱᱟ ᱟᱢ ᱵᱩᱡᱷᱟᱹᱣ ᱠᱮᱜ ᱟᱢ ᱦᱮᱸ ᱵᱟᱝᱟ ᱟᱢ ᱵᱟᱢ ᱵᱩᱡᱷᱟᱹᱣ ᱠᱟᱜ ᱟᱹᱱᱤᱡ ᱛᱚ ᱵᱚᱭᱦᱟ ᱠᱚ ᱱᱚᱣᱟ ᱫᱚ ᱱᱟᱦᱟᱜ ᱠᱚᱢᱮᱰᱤ ᱟᱠᱟᱨ ᱛᱤᱧ ᱵᱮᱱᱟᱣ ᱠᱮᱫ ᱛᱟᱵᱚᱱᱟ ᱠᱷᱟᱨᱟᱯ ᱠᱚᱫᱚ ᱟᱞᱚᱯᱮ ᱢᱚᱱᱮ ᱛᱟᱵᱚᱱᱟ ᱟᱨ ᱱᱚᱣᱟ ᱵᱷᱤᱰᱤᱭᱳ ᱡᱩᱫᱤ ᱵᱮᱥ ᱠᱚᱯᱮ ᱵᱩᱡᱷᱟᱹᱣ ᱛᱟᱵᱚᱱᱟ ᱱᱤᱦᱟᱹᱛᱤ ᱞᱟᱭᱤᱠ ᱠᱚᱢᱮᱱᱴ ᱛᱟᱵᱚᱱ ᱯᱮ ᱟᱯᱮᱭᱟᱜ ᱚᱯᱤᱱᱤᱭᱚᱱ ᱮᱢ ᱛᱟᱵᱚᱱ ᱯᱮ ᱤᱧᱟᱹᱜ ᱠᱚᱢᱮᱱᱴ ᱵᱚᱠᱥ ᱨᱮ ᱱᱤᱦᱟᱹᱛᱤ ᱟᱢᱮ ᱠᱚᱢᱮᱱᱴ ᱠᱟᱛᱮ ᱯᱮ ᱵᱟᱲᱟᱭ ᱦᱚᱪᱚᱧ ᱛᱟᱵᱚᱱᱟ ᱱᱤᱦᱟᱹᱛᱤ ᱵᱷᱤᱰᱤᱭᱳ ᱛᱤᱱᱟᱹᱝ ᱢᱟᱱᱮ ᱵᱮᱥ ᱯᱮ ᱵᱩᱡᱷᱟᱹᱣ ᱠᱮᱫ ᱛᱟᱵᱚᱱᱟ ᱚᱱᱟ ᱯᱮ ᱠᱚᱢᱮᱱᱴᱟ ᱟᱨ ᱵᱷᱩᱥ ᱜᱩᱰᱩ ᱫᱟᱫᱟ ᱟᱨ ᱚᱱᱤᱞ ᱫᱟᱫᱟ ᱤᱧ ᱯᱟᱦᱴᱟ ᱠᱷᱚᱱ ᱱᱤᱭᱟᱹ ᱜᱮ ᱢᱮᱱ ᱟᱹᱵᱤᱱ ᱱᱚᱣᱟ ᱡᱟᱦᱟᱸ ᱠᱚᱱᱴᱨᱳᱵᱷᱟᱨᱥᱤ ᱵᱤᱱ ᱪᱟᱹᱞᱩᱭᱮᱫ ᱛᱟᱵᱚᱱᱟ ᱱᱚᱣᱟ ᱠᱚᱫᱚ ᱵᱚᱫ ᱠᱟᱜ ᱛᱟᱵᱚᱱ ᱵᱤᱱ ᱥᱮ ᱵᱚᱭᱦᱟ ᱪᱮᱫ ᱯᱮ ᱞᱟᱹᱭᱮᱫ ᱛᱟᱵᱚᱱᱟ ᱡᱟᱦᱟᱸ ᱢᱟᱱᱚᱛ ᱤᱫᱤ ᱤᱫᱤ ᱠᱟᱛᱮ ᱵᱚᱱ ᱠᱚᱱᱴᱨᱳᱵᱷᱟᱨᱥᱤ ᱵᱟᱲᱟ ᱠᱮᱜᱼᱟ ᱠᱤ ᱟᱨ ᱡᱟᱦᱟᱸᱭ ᱤᱫᱤ ᱠᱟᱛᱮ ᱵᱚᱱ ᱠᱚᱱᱴᱨᱳᱵᱷᱟᱨᱥᱤ ᱠᱮᱜᱼᱟ ᱟᱫᱚ ᱚᱱᱟ ᱠᱷᱟᱹᱛᱤᱨ ᱤᱧᱟᱹᱜ ᱢᱮᱱ ᱫᱚ ᱦᱩᱱᱟᱹᱝ ᱢᱮᱱᱟᱜᱼᱟ ᱵᱚᱱᱫ ᱧᱚᱜ ᱠᱟᱜᱼᱟ ᱵᱚᱱ ᱵᱚᱱᱫ ᱠᱟᱜᱼᱟ ᱵᱚᱱ ᱛᱤᱱᱟᱹᱜ ᱫᱤᱱ ᱟᱨ ᱱᱚᱝᱠᱟ ᱫᱚᱵᱚᱱ ᱪᱟᱹᱞᱩᱭᱟᱵᱚᱱ ᱱᱚᱝᱠᱟ ᱡᱩᱫᱤ ᱟᱵᱚ ᱥᱟᱱᱛᱟᱲ ᱥᱟᱱᱛᱟᱲ ᱵᱷᱤᱛᱤᱨ ᱨᱮᱜᱮ ᱫᱤᱱ ᱥᱟᱨᱟᱜᱮ ᱢᱟᱱᱮ ᱱᱚᱜᱼᱚ ᱱᱚᱝᱠᱟ ᱵᱚᱱ ᱛᱟᱦᱮᱱᱟ ᱵᱚᱱ ᱡᱮ ᱯᱩᱨᱤ ᱫᱟᱸᱥᱟᱭ ᱵᱚᱸᱜᱟ ᱢᱟᱵᱚᱱ ᱵᱟᱰᱟᱭ ᱜᱮ ᱚᱠᱚᱭ ᱠᱚᱣᱟᱜ ᱥᱤᱡᱤᱱ ᱠᱟᱱᱟ ᱚᱱᱠᱟ ᱜᱮ ᱡᱩᱫᱤ ᱵᱚᱱ ᱛᱟᱦᱮᱱᱟ ᱢᱮᱱᱠᱷᱟᱱ ᱵᱟᱝ ᱜᱟᱱᱚᱜᱼᱟ ᱚᱱᱟ ᱠᱷᱟᱹᱛᱤᱨ ᱟᱫᱚᱧ ᱢᱮᱱᱟ ᱵᱩᱥ ᱜᱩᱰᱩ ᱫᱟᱫᱟ ᱟᱨ ᱚᱱᱤᱞ ᱫᱟᱫᱟ ᱟᱹᱵᱤᱱ ᱵᱟᱱᱟ ᱵᱟᱱᱟ ᱦᱚᱲ ᱯᱟᱦᱴᱟ ᱜᱮ ᱢᱟᱱᱮ ᱵᱟᱱᱟ ᱦᱚᱲ ᱯᱟᱦᱴᱟ ᱜᱮ ᱤᱧᱟᱹᱜ ᱢᱮᱱ ᱫᱚ ᱦᱩᱭᱩᱜ ᱠᱟᱱᱟ ᱡᱮ ᱟᱫᱚ ᱱᱚᱣᱟ ᱠᱚᱫᱚ ᱵᱚᱸᱫᱽ ᱠᱟᱜ ᱛᱟᱵᱚᱱ ᱯᱮ ᱱᱚᱣᱟ ᱡᱟᱦᱟᱸ ᱪᱟᱹᱞᱩ ᱟᱠᱟᱱᱟ ᱱᱚᱣᱟ ᱠᱚᱫᱚ ᱯᱩᱨᱟᱹ ᱵᱚᱸᱫᱽ ᱠᱟᱜ ᱛᱟᱵᱚᱱ ᱯᱮ ᱟᱫᱚ ᱱᱤᱛᱚᱜ ᱫᱚ ᱟᱵᱚ ᱫᱚ ᱵᱚᱭᱦᱟ ᱵᱚᱭᱦᱟ ᱦᱤᱥᱟᱹᱵᱽ ᱠᱟᱛᱮᱫ ᱵᱚᱱ ᱛᱟᱦᱮᱱᱟ ᱟᱨ ᱡᱮ ᱡᱟᱦᱟᱨᱟᱜ ᱠᱟᱹᱢᱤ ᱠᱚᱵᱚᱱ ᱧᱮᱞᱟᱵᱚᱱ ᱡᱮᱢᱚᱱ ᱦᱟᱹᱱᱤᱭᱟᱜ ᱠᱟᱹᱢᱤ ᱱᱤᱭᱟᱹᱜ ᱠᱟᱹᱢᱤ ᱤᱫᱤ ᱠᱟᱛᱮ ᱵᱟᱵᱚᱱ ᱨᱚᱲ ᱟᱵᱚᱱ ᱵᱟᱵᱚᱱ ᱦᱤᱥᱟᱹ ᱵᱟᱵᱚᱱ ᱛᱟᱦᱮᱱᱟ ᱵᱚᱱ ᱱᱚᱣᱟ ᱫᱷᱟᱹᱨᱛᱤ ᱨᱮ ᱡᱚᱛᱚ ᱦᱚᱲ ᱥᱚᱢᱢᱚᱛ ᱛᱮᱵᱚᱱ ᱛᱟᱦᱮᱱᱟ ᱵᱚᱱ ᱟᱨ ᱡᱚᱛᱚ ᱦᱚᱲ ᱛᱤ ᱛᱤ ᱢᱮᱥᱟ ᱠᱟᱛᱮ ᱵᱚᱱ ᱛᱟᱦᱮᱱᱟ ᱵᱚᱱ ᱮᱱᱠᱷᱟᱱ ᱫᱚ ᱟᱵᱚᱣᱟᱜ ᱡᱩᱢᱤᱫ ᱰᱟᱦᱟᱨ ᱥᱮᱱ ᱢᱟᱲᱟᱝ ᱥᱮᱱᱚᱜᱼᱟ ᱡᱩᱢᱤᱫ ᱫᱟᱲᱮ ᱠᱮᱴᱮᱡᱚᱜ ᱛᱟᱵᱚᱱᱟ ᱛᱚ ᱚᱱᱟ ᱠᱚ ᱤᱫᱤ ᱠᱟᱛᱮ ᱛᱮᱦᱮᱧ ᱟᱹᱵᱤᱱ ᱱᱤᱱᱟᱹᱝ ᱜᱤᱧ ᱢᱮᱛᱟ ᱟᱹᱵᱤᱱᱟ ᱚᱱᱤᱞ ᱫᱟᱫᱟ ᱟᱨ ᱵᱷᱩᱥᱠᱩᱰᱩ ᱫᱟᱫᱟ ᱱᱚᱣᱟ ᱠᱚᱱᱴᱨᱚᱵᱷᱟᱨᱥᱤ ᱵᱚᱸᱫᱽ ᱛᱟᱵᱚᱱ ᱵᱤᱱ ᱟᱨ ᱯᱩᱨᱟᱹ ᱵᱚᱸᱫᱽ ᱩᱛᱟᱹᱨ ᱛᱟᱵᱚᱱ ᱵᱤᱱ ᱥᱮ ᱟᱹᱵᱤᱱ ᱵᱚᱸᱫᱽ ᱛᱟᱵᱚᱱ ᱵᱤᱱ ᱛᱚ ᱵᱷᱩᱥᱠᱩᱰᱩ ᱫᱟᱫᱟ ᱟᱨ ᱚᱱᱤᱞ ᱫᱟᱫᱟ ᱤᱧ ᱯᱟᱦᱴᱟ ᱠᱷᱚᱱ ᱱᱤᱱᱟᱹᱝ ᱜᱮ ᱚᱱᱩᱨᱳᱫᱷ ᱛᱟᱦᱮᱸᱭᱮᱱᱟ ᱡᱩᱫᱤ ᱤᱧᱟᱹᱜ ᱵᱷᱤᱰᱤᱭᱳ ᱧᱮᱞ ᱠᱟᱛᱮ ᱟᱹᱵᱤᱱ ᱡᱩᱫᱤ ᱠᱷᱟᱨᱟᱯ ᱠᱚᱵᱤᱱ ᱢᱚᱱᱮᱭᱤᱧ ᱠᱷᱟᱱ ᱢᱟᱨᱟᱝ ᱫᱟᱫᱟ ᱦᱤᱥᱟᱹᱵ ᱛᱮ ᱵᱟᱝᱟ ᱦᱩᱰᱤᱧ ᱵᱚᱭᱦᱟ ᱦᱤᱥᱟᱹᱵ ᱠᱟᱛᱮ ᱤᱠᱟᱹ ᱠᱟᱹᱧ ᱛᱟᱵᱚᱱ ᱵᱤᱱ ᱟᱨ ᱥᱟᱭ ᱥᱟᱭ ᱤᱠᱟᱹ ᱟᱹᱵᱤᱱ ᱴᱷᱮᱱ ᱠᱷᱚᱱ ᱠᱷᱚᱡᱚᱜ ᱠᱟᱱᱟ ᱛᱚ ᱵᱚᱭᱦᱟ ᱠᱚ ᱱᱚᱣᱟ ᱫᱚ ᱮᱱᱴᱟᱨᱴᱮᱱᱢᱮᱱᱴ ᱵᱟᱠᱷᱨᱟᱧ ᱡᱩᱛ ᱠᱟᱜ ᱛᱟᱵᱚᱱᱟ ᱱᱚᱣᱟ ᱵᱷᱤᱰᱤᱭᱳ ᱫᱚ ᱱᱚᱣᱟ ᱠᱚ ᱧᱮᱞ ᱠᱟᱛᱮ ᱡᱩᱫᱤ ᱟᱯᱮ ᱠᱷᱟᱨᱟᱯ ᱯᱮ ᱢᱚᱱᱮᱭᱮᱫ ᱛᱟᱵᱚᱱ ᱠᱷᱟᱱ ᱫᱚ ᱱᱤᱦᱟᱹᱛ ᱯᱮ ᱰᱤᱥᱞᱟᱭᱤᱠ ᱛᱟᱵᱚᱱᱟ ᱟᱨ ᱡᱩᱫᱤ ᱴᱷᱤᱠ ᱜᱮᱯᱮ ᱢᱚᱱᱮᱭᱮᱫ ᱛᱟᱵᱚᱱ ᱠᱷᱟᱱ ᱛᱚᱵᱮ ᱫᱚ ᱢᱤᱢᱤᱫᱴᱟᱝ ᱞᱟᱭᱤᱠ ᱟᱨ ᱥᱮᱭᱟᱨ ᱟᱨ ᱪᱮᱫ ᱠᱚ ᱞᱟᱹᱭᱟ ᱥᱮᱭᱟᱨ ᱟᱨ ᱪᱮᱱᱮᱞ ᱯᱮ ᱥᱟᱵᱥᱠᱨᱟᱭᱤᱵ ᱛᱟᱵᱚᱱᱟ ᱳᱠᱮ ᱦᱩᱭᱱᱟ ᱢᱟ ᱮᱱᱠᱷᱟᱱ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱛᱟᱵᱚᱱᱟ ᱥᱟᱱᱟᱢ ᱠᱚ ᱤᱧ ᱯᱟᱦᱴᱟ ᱠᱷᱚᱱ ᱞᱟᱥᱟᱬᱦᱮᱫ ᱜᱚᱰᱟ ᱡᱚᱦᱟᱨ